ᱟᱹᱰᱤ ᱯᱟᱦᱟᱲᱤ ᱢᱮᱞᱟ ᱨᱮ ᱟᱞᱮ ᱥᱴᱚᱞ ᱞᱮ ᱵᱟᱹᱭᱥᱟᱹᱣ ᱞᱮᱜᱼᱟ ᱮᱵᱚᱝ ᱥᱴᱚᱞ ᱵᱟᱹᱭᱥᱟᱹᱣ ᱠᱟᱛᱮ ᱡᱟᱦᱟᱸ ᱫᱚ ᱟᱞᱮ ᱚᱸᱰᱮ ᱞᱮ ᱯᱷᱮᱥ ᱠᱮᱜᱼᱟ ᱚᱱᱟ ᱫᱚ ᱟᱹᱰᱤ ᱫᱩᱠᱷᱚ ᱨᱮᱱᱟᱜ ᱠᱟᱛᱷᱟ ᱠᱟᱱᱟ ᱡᱮ ᱵᱟᱝᱢᱟ ᱡᱚᱠᱷᱚᱱ ᱜᱮ ᱟᱞᱮ ᱚᱸᱰᱮ ᱨᱟᱢ ᱨᱟᱢ ᱢᱟᱱᱮ ᱯᱩᱨᱟᱹ ᱜᱷᱩᱨ ᱥᱩᱨ ᱚᱸᱰᱮ ᱯᱨᱚᱪᱟᱨ ᱞᱮ ᱰᱷᱩᱞᱟᱹᱣ ᱟᱠᱟᱱᱟ ᱢᱟᱭᱤᱠ ᱛᱮ ᱢᱮᱱ ᱞᱮ ᱫᱷᱩᱨᱟᱹᱣ ᱟᱠᱟᱱᱟ ᱮᱵᱚᱝ ᱵᱟᱭᱨᱮ ᱨᱮ ᱠᱚᱲᱟ ᱠᱚ ᱱᱩᱭ ᱢᱮᱱᱟᱭᱟ ᱥᱟᱨᱚᱫᱟ ᱵᱟᱹᱵᱩ ᱮᱵᱚᱝ ᱟᱨᱚ ᱥᱳᱢᱱᱟᱛᱷ ᱵᱟᱹᱵᱩ ᱚᱸᱰᱮ ᱵᱟᱭᱨᱮ ᱨᱮ ᱫᱟᱬᱟ ᱠᱟᱛᱮ ᱚᱸᱰᱮ ᱡᱟᱦᱟᱸᱭ ᱠᱚ ᱪᱟᱞᱟᱜ ᱠᱟᱱᱟ ᱟᱵᱚᱨᱮᱱ ᱦᱚᱲ ᱠᱚ ᱚᱸᱰᱮ ᱦᱮᱱᱰᱵᱤᱞ ᱠᱚ ᱮᱢᱟᱜ ᱠᱟᱱᱟ ᱩᱱ ᱥᱚᱢᱚᱭ ᱜᱮ ᱪᱷᱟᱛᱱᱟ ᱛᱷᱟᱱᱟ ᱨᱮᱱ ᱡᱟᱦᱟᱸ ᱫᱚ ᱡᱷᱟᱴᱤ ᱯᱟᱦᱟᱲᱤ ᱯᱟᱦᱟᱲᱤ ᱢᱟᱱᱮ ᱟᱭᱥᱤ ᱱᱚᱸᱰᱮ ᱦᱮᱡ ᱠᱟᱛᱮ ᱟᱣᱩᱴᱯᱳᱥᱴ ᱦᱮᱡ ᱠᱟᱛᱮ ᱱᱚᱰᱮ ᱢᱮᱱ ᱠᱮᱭᱟ ᱡᱮ ᱵᱟᱝᱢᱟ ᱱᱚᱰᱮ ᱱᱚᱣᱟ ᱚᱥᱴᱚᱞ ᱮᱞᱟᱠᱟ ᱠᱷᱚᱱ ᱫᱚ ᱡᱷᱟᱴᱤᱵᱟᱦᱟᱨᱤ ᱢᱮᱞᱟ ᱪᱚᱛᱛᱚᱨ ᱠᱷᱚᱱ ᱫᱚ ᱟᱯᱮ ᱠᱳᱱᱳ ᱦᱮᱱᱰ ᱵᱤᱞ ᱵᱤᱞᱤ ᱵᱟᱯᱮ ᱧᱟᱢᱟ ᱟᱯᱮ ᱠᱳᱱᱳ ᱢᱟᱭᱤᱠ ᱛᱮ ᱮᱞᱟᱣᱩᱱᱥ ᱵᱟᱯᱮ ᱧᱟᱢᱟ ᱟᱫᱚᱞᱮ ᱢᱮᱱᱫᱟ ᱴᱷᱤᱠ ᱟᱪᱷᱮ ᱢᱟᱭᱤᱠ ᱛᱮ ᱵᱟᱞᱮ ᱮᱞᱟᱣᱩᱱᱥ ᱴᱷᱤᱠ ᱟᱪᱷᱮ ᱟᱞᱮ ᱛᱚ ᱱᱚᱣᱟ ᱫᱚ ᱥᱮᱨᱮᱧ ᱛᱚ ᱪᱟᱹᱞᱩ ᱞᱮ ᱧᱟᱢᱟ ᱢᱮᱱᱫᱟ ᱱᱚᱰᱮ ᱠᱷᱚᱱ ᱠᱳᱱᱳ ᱥᱴᱮᱯ ᱜᱮ ᱟᱞᱚᱯᱮ ᱦᱟᱛᱟᱣᱟ ᱱᱚᱰᱮ ᱥᱮᱨᱮᱧ ᱦᱚᱸ ᱪᱟᱹᱞᱩ ᱵᱟᱯᱮ ᱧᱟᱢᱟ ᱚᱛᱷᱚᱪᱚ ᱧᱮᱞ ᱯᱮ ᱟᱸᱡᱚᱢᱚᱜ ᱠᱟᱱ ᱜᱮᱭᱟ ᱯᱟᱥᱮ ᱫᱚᱠᱟᱱ ᱠᱚᱨᱮ ᱯᱟᱥᱮ ᱟᱨᱚ ᱥᱴᱚᱞ ᱠᱚ ᱢᱮᱱᱟᱜ ᱜᱮᱭᱟ ᱚᱸᱰᱮ ᱫᱚ ᱟᱨᱟᱢ ᱥᱮ ᱢᱟᱭᱤᱠ ᱪᱟᱹᱞᱩᱜ ᱠᱟᱱᱟ ᱢᱮᱱᱠᱷᱟᱱ ᱱᱚᱸᱰᱮ ᱚᱠᱟ ᱠᱟᱨᱚᱱ ᱛᱮᱪᱚ ᱪᱮᱫ ᱠᱟᱨᱚᱱ ᱛᱮᱪᱚ ᱱᱚᱸᱰᱮ ᱢᱤᱫᱴᱮᱱ ᱮᱢᱚᱱ ᱢᱤᱫᱴᱮᱱ ᱡᱟᱭᱜᱟ ᱨᱮ ᱵᱮᱱᱟᱣ ᱮᱱᱟ ᱡᱮ ᱵᱟᱝᱢᱟ ᱱᱚᱸᱰᱮ ᱠᱷᱚᱱ ᱫᱚ ᱠᱳᱱᱳ ᱯᱨᱚᱪᱟᱨ ᱦᱮᱱᱰᱵᱤᱞ ᱵᱤᱞᱤ ᱯᱮ ᱧᱟᱢᱟ ᱮᱵᱚᱝ ᱠᱳᱱᱳ ᱢᱟᱭᱤᱠ ᱵᱟᱡᱟᱣ ᱯᱮ ᱧᱟᱢᱟ ᱟᱨ ᱥᱟᱛᱷᱮ ᱥᱟᱶᱛᱮ ᱪᱮᱫ ᱪᱤᱠᱟᱭᱮᱱᱟ ᱡᱮ ᱟᱵᱚᱞᱮᱭᱟᱜ ᱡᱟᱦᱟᱸ ᱱᱚᱸᱰᱮ ᱦᱮᱱᱰᱵᱤᱞ ᱛᱟᱦᱮᱸ ᱠᱟᱱ ᱛᱟᱞᱮᱭᱟ ᱪᱟᱨ ᱦᱟᱡᱟᱨ ᱦᱮᱱᱰᱵᱤᱞ ᱦᱩᱭᱱᱟ ᱪᱟᱨ ᱦᱟᱡᱟᱨ ᱦᱮᱱᱰᱵᱤᱞ ᱩᱱᱠᱩ ᱯᱨᱟᱭᱤᱡᱽ ᱯᱚᱛᱨᱚ ᱯᱮᱠ ᱠᱟᱛᱮ ᱚᱸᱰᱮ ᱠᱚ ᱤᱫᱤ ᱠᱮᱫ ᱛᱟᱞᱮᱭᱟ ᱟᱨ ᱠᱚ ᱢᱮᱱᱫᱟ ᱡᱚᱠᱷᱚᱱ ᱦᱟᱸᱜ ᱯᱮ ᱪᱟᱞᱟᱜᱼᱟ ᱚᱸᱰᱮ ᱠᱷᱚᱱ ᱯᱮ ᱦᱟᱛᱟᱣ ᱛᱟᱞᱮᱭᱟ ᱤᱱᱟᱹ ᱥᱚᱸᱜᱮ ᱥᱚᱸᱜᱮ ᱟᱞᱮ ᱩᱱᱤ ᱞᱮ ᱢᱮᱛᱟ ᱫᱮᱭᱟ ᱡᱟᱦᱟᱸᱭ ᱫᱚ ᱟᱭᱥᱤ ᱩᱱᱢᱮᱥ ᱵᱟᱹᱵᱩ ᱠᱟᱱᱟᱭ ᱡᱮ ᱥᱟᱵ ᱤᱱᱥᱯᱮᱠᱴᱚᱨ ᱩᱱᱤᱥ ᱵᱟᱹᱵᱩ ᱩᱱᱤ ᱞᱮ ᱢᱮᱛᱟ ᱫᱮᱭᱟ ᱡᱮ ᱵᱟᱝᱢᱟ ᱟᱞᱮ ᱫᱚ ᱱᱚᱣᱟ ᱨᱮᱱᱟᱜ ᱮᱢᱚᱱ ᱠᱤᱱᱩ ᱢᱟᱱᱮ ᱚᱱᱞᱟᱭᱤᱱ ᱫᱚ ᱵᱟᱞᱮ ᱠᱟᱹᱢᱤᱭᱮᱫᱟ ᱮᱢᱚᱱ ᱠᱤᱪᱷᱩ ᱱᱚᱰᱮ ᱵᱟᱹᱲᱤᱡ ᱫᱚ ᱵᱟᱞᱮ ᱠᱟᱹᱢᱤᱭᱮᱫᱟ ᱮᱢᱚᱱ ᱠᱤᱪᱷᱩ ᱡᱟᱦᱟᱸ ᱫᱚ

ᱟᱞᱮ ᱡᱚᱠᱷᱚᱱ ᱯᱮ ᱵᱚᱱᱫᱚᱭᱮᱫ ᱞᱮᱭᱟ ᱛᱟᱦᱚᱞᱮ ᱯᱟᱥᱮ ᱪᱮᱫᱟᱜ ᱱᱚᱣᱟ ᱦᱟᱺᱰᱤᱯᱟᱹᱨᱤ ᱪᱟᱹᱞᱩᱜ ᱠᱟᱱᱟ ᱩᱱ ᱫᱚᱭ ᱢᱮᱱᱫᱟ ᱚᱱᱟ ᱫᱚ ᱢᱮᱞᱟ ᱠᱚᱢᱤᱴᱤ ᱨᱮᱱᱟᱜ ᱵᱟᱭᱨᱮ ᱠᱟᱱᱟ ᱪᱮᱫᱟᱜ ᱢᱟ ᱵᱟᱭᱨᱮ ᱠᱟᱱᱟ ᱱᱚᱰᱮ ᱠᱷᱚᱱ ᱧᱮᱞ ᱧᱟᱢᱚᱜ ᱠᱟᱱᱟ ᱯᱷᱨᱚᱱᱴ ᱨᱮ ᱧᱮᱞᱚᱜ ᱠᱟᱱᱟ ᱵᱟᱭᱨᱮ ᱪᱮᱫᱟᱜ ᱡᱚᱠᱷᱚᱱ ᱜᱮ ᱟᱫᱚᱞᱮ ᱮᱥᱮᱫ ᱤᱫᱤᱭ ᱠᱟᱱᱟ ᱟᱫᱚ ᱢᱮᱱᱫᱟ ᱚᱱᱟ ᱫᱚ ᱤᱧᱟᱹᱜ ᱮᱠᱛᱤᱭᱟᱨ ᱨᱮ ᱵᱟᱝ ᱠᱟᱱᱟ ᱟᱞᱮ ᱞᱮ ᱢᱮᱱ ᱮᱫᱟ ᱱᱚᱰᱮ ᱵᱚᱱᱫᱚᱭ ᱯᱮ ᱡᱩᱫᱤ ᱟᱯᱮ ᱟᱨᱚ ᱯᱮ ᱚᱱᱠᱟ ᱯᱮ ᱢᱮᱱ ᱜᱮᱭᱟ ᱟᱨᱚ ᱯᱮ ᱱᱚᱝᱠᱟ ᱯᱮ ᱚᱵᱷᱤᱡᱳᱜᱽ ᱜᱮᱭᱟ ᱥᱮ ᱱᱚᱝᱠᱟ ᱯᱮ ᱪᱟᱹᱞᱩᱭ ᱜᱮᱭᱟ ᱦᱮᱱᱰᱵᱤᱞ ᱯᱮ ᱵᱮᱞᱮᱭ ᱜᱮᱭᱟ ᱥᱮ ᱢᱟᱭᱤᱠ ᱯᱮ ᱪᱟᱹᱞᱩᱭ ᱜᱮᱭᱟ ᱟᱞᱮ ᱠᱤᱱᱛᱩ ᱟᱞᱮᱭᱟᱜ ᱮᱠᱥᱮᱱ ᱦᱟᱛᱟᱣ ᱞᱮ ᱵᱟᱫᱽᱫᱷᱚᱜᱼᱟ ᱟᱞᱮᱭᱟᱜ ᱚᱞᱨᱮᱰᱤ ᱞᱮ ᱵᱟᱲᱟᱭ ᱜᱮᱭᱟ ᱥᱮ ᱵᱟᱲᱟᱭ ᱠᱟᱫᱟ ᱯᱮ ᱡᱮ

ᱩᱱᱠᱩ ᱞᱮ ᱢᱮᱛᱟᱫ ᱠᱚᱱᱟ ᱱᱚᱣᱟ ᱫᱚ ᱱᱚᱣᱟ ᱞᱟᱦᱟ ᱨᱮᱫᱚ ᱟᱞᱮ ᱚᱠᱟ ᱡᱟᱭᱜᱟ ᱨᱮᱜᱮ ᱱᱚᱝᱠᱟᱱᱟᱜ ᱵᱟᱞᱮ ᱯᱷᱮᱥ ᱠᱟᱫᱟ ᱯᱩᱨᱩᱞᱤᱭᱟ ᱦᱳᱠ ᱵᱟᱸᱠᱩᱲ ᱨᱮᱱᱟᱜ ᱫᱚᱠᱷᱤᱱ ᱵᱟᱸᱠᱩᱲᱟ ᱦᱳᱠ ᱵᱚᱨᱫᱷᱚᱢᱟᱱ ᱦᱳᱠ ᱯᱚᱲᱟᱰᱤ ᱢᱮᱞᱟ ᱦᱳᱠ ᱥᱮ ᱟᱨᱚ ᱠᱳᱞᱠᱟᱛᱟ ᱦᱳᱠ ᱡᱟᱦᱟᱸ ᱡᱟᱦᱟᱸ ᱡᱟᱭᱜᱟ ᱨᱮᱜᱮ ᱟᱹᱫᱤᱵᱟᱹᱥᱤ ᱠᱚᱞᱭᱟᱱ ᱥᱚᱢᱤᱛᱤ ᱯᱟᱦᱴᱟ ᱠᱷᱚᱱ ᱵᱤᱵᱷᱤᱱᱱᱚ ᱡᱮᱞᱟ ᱠᱚᱢᱤᱴᱤ ᱟᱠᱚ ᱟᱵᱚᱣᱟᱜ ᱥᱴᱚᱞ ᱠᱚ ᱵᱮᱱᱟᱣ ᱟᱠᱟᱫᱟ ᱮᱵᱚᱝ ᱯᱨᱚᱪᱟᱨ ᱞᱟᱹᱜᱤᱫ ᱠᱚ ᱪᱤᱨᱠᱟᱹᱣ ᱟᱠᱟᱫᱟ ᱚᱠᱟ ᱡᱟᱭᱜᱟ ᱨᱮᱜᱮ ᱱᱚᱝᱠᱟᱱᱟᱜ ᱵᱟᱠᱚ ᱯᱷᱮᱥ ᱟᱠᱟᱱᱟ ᱱᱚᱰᱮ ᱜᱮᱞᱮ ᱯᱩᱭᱞᱩ ᱞᱮ ᱵᱩᱡᱽ ᱠᱮᱫᱟ ᱡᱮ ᱵᱟᱝᱢᱟ ᱱᱚᱜᱼᱚ ᱱᱚᱝᱠᱟ ᱯᱨᱚᱪᱟᱨ ᱞᱟᱹᱜᱤᱫ ᱛᱮ ᱱᱚᱰᱮ ᱵᱟᱫᱷᱟ ᱦᱩᱭᱩᱜᱼᱟ ᱯᱨᱚᱪᱟᱨ ᱞᱟᱹᱜᱤᱫ ᱛᱮ ᱢᱤᱫᱴᱮᱱ ᱮᱴᱠᱮᱴᱚᱬᱮ ᱦᱩᱭᱩᱜᱼᱟ ᱟᱞᱮ ᱩᱱᱠᱩ ᱞᱮ ᱢᱮᱛᱟ ᱠᱚ ᱠᱟᱱᱟ ᱟᱯᱮ ᱫᱚ ᱯᱨᱚᱥᱟᱥᱚᱱ ᱟᱞᱮ ᱫᱚ ᱱᱚᱣᱟ ᱨᱮ ᱥᱟᱦᱟᱡᱽᱡᱚ ᱮᱢ ᱫᱚᱨᱠᱟᱨ ᱥᱟᱦᱟᱡᱽᱡᱚ ᱵᱟᱝ ᱠᱟᱛᱮ ᱟᱯᱮ ᱱᱚᱣᱟ ᱪᱤᱠᱟᱹᱛᱮ ᱱᱚᱝᱠᱟ ᱯᱮ ᱠᱟᱹᱢᱤᱭᱮᱫᱟ ᱟᱫᱚ ᱚᱱᱟ ᱫᱚ ᱵᱟᱞᱮ ᱵᱟᱲᱟᱭᱟ ᱩᱱᱠᱩ ᱢᱮᱱᱫᱟ ᱡᱮ ᱟᱞᱮ ᱵᱟᱨᱚᱱ ᱢᱮᱱᱟᱜᱼᱟ ᱵᱟᱨᱚᱱ ᱢᱮᱱᱟᱜᱼᱟ ᱡᱩᱫᱤ ᱵᱤᱥᱮᱥ ᱠᱤᱪᱷᱩ ᱱᱟᱯᱮ ᱨᱚᱲᱟ ᱟᱨᱚ ᱯᱮ ᱵᱤᱥᱤ ᱯᱮ ᱢᱮᱱᱟ ᱛᱟᱦᱚᱞᱮ ᱟᱞᱮ ᱟᱯᱮ ᱩᱯᱚᱨ ᱨᱮ ᱮᱠᱥᱮᱱ ᱦᱟᱛᱟᱣ ᱛᱮᱞᱮ ᱵᱟᱫᱽᱫᱷᱚᱜᱼᱟ
ᱤᱧ ᱫᱚ ᱧᱩᱛᱩᱢ ᱫᱚ ᱠᱟᱨᱛᱤᱠ ᱥᱚᱨᱮᱱ ᱵᱟᱸᱠᱩᱲᱟ ᱡᱮᱞᱟ ᱥᱚᱢᱯᱟᱫᱚᱠ ᱟᱹᱫᱤᱵᱟᱹᱥᱤ ᱠᱚᱞᱭᱟᱱ ᱥᱚᱢᱤᱛᱤ ᱡᱚᱦᱟᱨ